ᱛᱚ ᱟᱥᱚᱜ ᱠᱟᱹᱱᱟᱹᱧ ᱯᱟᱥᱮᱡ ᱯᱮ ᱱᱟᱯᱟᱭ ᱜᱮᱭᱟ ᱤᱧ ᱦᱚᱸᱧ ᱱᱟᱯᱟᱭ ᱜᱮᱭᱟ ᱡᱚᱛᱚ ᱦᱚᱲ ᱵᱚᱱ ᱱᱟᱯᱟᱭ ᱜᱮᱭᱟ ᱛᱤᱦᱤᱧ ᱢᱤᱫᱴᱮᱱ ᱟᱹᱰᱤ ᱥᱯᱮᱥᱟᱞ ᱵᱷᱞᱚᱜᱥ ᱦᱩᱭᱩᱜ ᱞᱟᱹᱜᱤᱫ ᱟᱨ ᱠᱟᱨᱚᱱ ᱛᱤᱦᱤᱧ ᱫᱚᱯᱮ ᱵᱟᱰᱟᱭ ᱜᱮᱭᱟ ᱛᱤᱦᱤᱧ ᱫᱚ ᱪᱷᱟᱵᱵᱤᱥ ᱡᱟᱱᱩᱣᱟᱨᱤ ᱠᱟᱱᱟ ᱨᱤᱯᱟᱵᱽᱞᱤᱠ ᱰᱮ ᱟᱨ ᱪᱮᱫ ᱠᱚ ᱢᱮᱛᱟᱜᱼᱟ ᱛᱤᱦᱤᱧᱟᱜ ᱫᱤᱱ ᱨᱮ ᱟᱞᱮ ᱴᱚᱞᱟ ᱨᱮᱫᱚ ᱨᱤᱯᱟᱵᱽᱞᱤᱠ ᱰᱮ ᱠᱟᱱᱛᱮ ᱡᱚᱛᱚ ᱨᱮᱜᱮ ᱡᱷᱟᱹᱞᱤ ᱯᱤᱲ ᱪᱮᱫ ᱠᱚᱪᱚᱝ ᱦᱮᱱᱛᱮᱱ ᱯᱨᱳᱜᱨᱟᱢ ᱢᱟ ᱛᱟᱦᱮᱱ ᱜᱮᱭᱟ ᱢᱮᱱᱠᱷᱟᱱ ᱟᱞᱮ ᱴᱷᱮᱱ ᱛᱮᱦᱮᱧ ᱟᱨᱦᱚᱸ ᱥᱯᱮᱥᱟᱞ ᱯᱨᱳᱜᱨᱟᱢ ᱢᱮᱱᱟᱜᱼᱟ ᱠᱟᱨᱚᱱ ᱟᱞᱮ ᱢᱟᱱᱰᱤ ᱨᱮ ᱫᱟᱱ ᱢᱮᱞᱟ ᱯᱨᱳᱜᱨᱟᱢ ᱞᱮ ᱦᱩᱭ ᱦᱚᱪᱚᱭ ᱠᱟᱱᱟ ᱟᱫᱚ ᱴᱷᱤᱠ ᱜᱮᱭᱟ ᱛᱮᱦᱮᱧ ᱫᱚ ᱚᱸᱰᱮ ᱜᱤᱧ ᱪᱟᱞᱟᱜᱼᱟ ᱟᱨ ᱚᱱᱟ ᱯᱨᱳᱜᱨᱟᱢ ᱪᱮᱫ ᱞᱮᱠᱟ ᱞᱮ ᱚᱨᱜᱟᱱᱟᱭᱤᱡᱽ ᱮᱫ ᱠᱟᱱᱟ ᱪᱮᱫ ᱞᱮᱠᱟ ᱞᱮ ᱦᱩᱭ ᱦᱚᱪᱚᱭᱮᱫ ᱠᱟᱱᱟ ᱚᱱᱟ ᱧᱮᱞ ᱦᱚᱪᱚ ᱵᱚᱱᱟ ᱛᱚ ᱫᱟᱭᱟ ᱠᱟᱛᱮ ᱠᱚᱱᱴᱤᱱᱤᱭᱩ ᱜᱮ ᱛᱟᱦᱮᱱ ᱯᱮ ᱟᱨ ᱢᱩᱪᱟᱹᱫ ᱫᱷᱟᱹᱵᱤᱡ ᱵᱷᱤᱰᱤᱭᱳ ᱡᱳᱨ ᱜᱮ ᱧᱮᱞ ᱛᱟᱵᱚᱱ ᱯᱷᱟᱭᱱᱟᱞᱤ ᱜᱟᱭᱥ ᱱᱤᱛᱚᱜ ᱚᱠᱟ ᱴᱷᱮᱱ ᱞᱮ ᱦᱩᱭ ᱦᱚᱪᱚᱭᱮᱫ ᱠᱟᱱᱟ ᱱᱚᱣᱟ ᱛᱟᱞᱮ ᱥᱠᱩᱞ ᱚᱲᱟᱜ ᱱᱚᱰᱮ ᱞᱮ ᱦᱮᱡ ᱥᱮᱴᱮᱨ ᱟᱠᱟᱱᱟ ᱟᱨ ᱱᱤᱛᱚᱜ ᱫᱚ ᱦᱟᱸᱜ ᱢᱤᱫ ᱜᱷᱟᱹᱲᱤ ᱛᱟᱭᱚᱢ ᱠᱷᱟᱱ ᱜᱮ ᱡᱷᱟᱹᱱᱴᱤ ᱞᱮ ᱦᱤᱯᱤᱲᱟ ᱟᱨ ᱤᱱᱟᱹ ᱛᱟᱭᱚᱢ ᱠᱷᱚᱱ ᱜᱮ ᱥᱟᱨᱮᱡᱟᱜ ᱯᱨᱳᱜᱨᱟᱢ ᱠᱚ ᱮᱦᱚᱵᱚᱜᱼᱟ ᱛᱚ ᱠᱚᱱᱴᱤᱱᱤᱭᱩ ᱜᱮ ᱛᱟᱦᱮᱱ ᱯᱮ ᱠᱟᱨᱚᱱ ᱱᱤᱛᱚᱜ ᱫᱚ ᱱᱚᱰᱮ ᱦᱮᱡ ᱥᱮᱴᱮᱨ ᱟᱠᱟᱱᱟ

ᱯᱷᱟᱭᱱᱟᱞᱤ ᱱᱤᱛᱚᱜ ᱫᱚ ᱮᱠᱴᱤᱵᱷᱤᱴᱤᱥ ᱠᱚ ᱮᱦᱚᱵ ᱠᱟᱱ ᱛᱟᱞᱮᱭᱟ ᱟᱨ ᱡᱚᱛᱚ ᱫᱚᱞᱮ ᱥᱟᱹᱛ ᱟᱠᱟᱫᱟ ᱟᱨ ᱱᱩᱠᱩ ᱠᱚᱨᱮ ᱱᱚᱣᱟ ᱠᱚᱨᱮ ᱜᱤᱫᱽᱨᱟᱹ ᱠᱚᱯᱮ

ᱠᱮᱞᱟ ᱠᱮᱞᱟ ᱚᱠᱚᱭ ᱱᱚᱰᱮ ᱦᱟᱹᱛᱤᱭᱟᱜ ᱪᱟᱢᱰᱚ ᱞᱮ ᱞᱟᱜᱟᱣ ᱫᱟᱲᱮᱭᱟᱜᱼᱟ ᱛᱚ ᱱᱚᱣᱟ ᱫᱚ ᱵᱟᱝ ᱦᱩᱭ ᱞᱮᱱᱟ ᱢᱟ ᱱᱮᱠᱥᱴ ᱱᱮᱠᱥᱴ ᱟᱞᱚ ᱴᱨᱮᱱᱤᱝ ᱵᱟᱹᱱᱩᱜᱼᱟ ᱴᱨᱮᱱᱤᱝ ᱵᱟᱹᱱᱩᱜᱼᱟ ᱴᱨᱮᱱᱤᱝ ᱵᱟᱹᱱᱩᱜᱼᱟ ᱯᱟᱸᱪ ᱴᱟᱠᱟ ᱛᱮ ᱵᱤᱥ ᱴᱟᱠᱟ ᱯᱮ ᱧᱟᱢᱟ ᱮᱱᱛᱮ ᱟᱢ ᱫᱚ ᱛᱤᱭᱟᱹ ᱠᱟᱱ ᱱᱚᱰᱮ ᱫᱚ

ᱴᱷᱤᱠ ᱜᱮᱭᱟ ᱴᱷᱤᱠ ᱜᱮᱭᱟ ᱢᱟ ᱟᱹᱜᱩᱭ ᱯᱮ ᱟᱹᱜᱩᱭ ᱯᱮ ᱛᱟᱞᱟ ᱨᱮᱜᱮ ᱞᱮ ᱟᱹᱜᱩ ᱢᱮᱭᱟ ᱦᱮᱸ ᱴᱷᱤᱠ ᱜᱮᱭᱟ ᱦᱟᱹᱛᱤᱭᱟᱜ ᱪᱟᱢᱰᱚ ᱞᱮ ᱵᱮᱱᱟᱣᱮᱫ ᱠᱟᱱᱟ ᱨᱚᱲ ᱯᱮᱭᱟ ᱟᱹᱪᱩᱨ ᱞᱮᱫᱮᱢ ᱥᱮ ᱵᱟᱝ ᱦᱮᱸ ᱢᱟ ᱟᱪᱪᱷᱟ ᱟᱢᱰᱚᱞ ᱥᱮᱸᱫᱽᱨᱟ ᱧᱟᱢ ᱛᱟᱭ ᱢᱮ ᱳᱭ ᱚᱱᱠᱟ ᱫᱚ ᱵᱟᱝ ᱳᱭ